ᱥᱚ ᱱᱤᱛᱚᱜ ᱡᱚᱢ ᱵᱟᱲᱟ ᱠᱟᱛᱮ ᱨᱩᱢ ᱨᱮᱞᱮ ᱡᱤᱨᱟᱹᱣ ᱠᱟᱱᱟ ᱱᱚᱣᱟ ᱫᱚ ᱨᱩᱢ ᱠᱟᱱ ᱛᱟᱞᱮᱭᱟ ᱱᱚᱣᱟ ᱨᱩᱢ ᱨᱮ ᱯᱮ ᱦᱚᱲ ᱢᱮᱱᱟᱜ ᱞᱮᱭᱟ ᱟᱨ ᱡᱚᱛᱚ ᱨᱩᱢ ᱜᱮ ᱚᱱᱠᱟ ᱠᱚ ᱦᱟᱹᱴᱤᱧ ᱠᱟᱜ ᱞᱮᱭᱟ ᱛᱚ ᱴᱷᱤᱠ ᱜᱮᱭᱟ ᱱᱤᱛᱚᱜ ᱫᱚᱞᱮ ᱡᱚᱢ ᱵᱟᱲᱟ ᱠᱟᱛᱮ ᱞᱮ ᱡᱤᱨᱟᱹᱣ ᱠᱟᱱᱟ ᱛᱚ ᱱᱤᱛᱚᱜ ᱰᱩᱵᱽ ᱰᱩᱵᱽ ᱥᱟᱯᱷᱟ ᱵᱟᱲᱟ ᱠᱟᱛᱮ ᱛᱷᱚᱲᱟ ᱚᱱᱟ ᱠᱚᱨᱮ ᱫᱟᱬᱟᱱ ᱞᱮ ᱪᱟᱞᱟᱜ ᱞᱟᱹᱜᱤᱫ ᱟᱨ ᱚᱱᱟ ᱠᱚ ᱨᱮ ᱠᱚᱱᱴᱤᱱᱤᱭᱩ ᱜᱮ ᱛᱟᱦᱮᱱ ᱛᱟᱵᱚᱱ ᱯᱮ ᱪᱮᱫ ᱠᱚ ᱥᱯᱮᱥᱟᱞ ᱧᱟᱢᱚᱜᱼᱟ ᱚᱱᱟ ᱠᱚ ᱡᱟᱹᱨᱩᱲ ᱜᱮ ᱧᱮᱞ ᱦᱚᱪᱚ ᱯᱮᱭᱟ ᱟᱨ ᱵᱤᱥᱮᱥ ᱠᱤ ᱱᱚᱰᱮ ᱞᱮ ᱦᱮᱡ ᱠᱟᱱ ᱱᱚᱣᱟ ᱫᱚ ᱩᱢᱨᱟᱱ ᱠᱚ ᱢᱮᱛᱟᱜᱼᱟ ᱱᱚᱣᱟ ᱡᱟᱭᱜᱟ ᱫᱚ ᱟᱨ ᱱᱚᱸᱰᱮ ᱵᱤᱥᱮᱥ ᱠᱚᱨᱮ ᱪᱟᱥᱵᱟᱥ ᱨᱮᱭᱟᱜ ᱪᱮᱫ ᱟᱜ ᱠᱚ ᱧᱟᱢᱚᱜ ᱠᱟᱱᱟ ᱟᱨ ᱵᱤᱥᱮᱥ ᱠᱚᱨᱮ ᱱᱚᱣᱟ ᱠᱚᱨᱮ ᱠᱚ ᱪᱟᱥᱵᱟᱥᱮᱫ ᱠᱟᱱᱟ ᱪᱮᱫ ᱞᱮᱠᱟ ᱚᱨᱜᱟᱱᱤᱠ ᱯᱷᱟᱨᱢᱟᱨ ᱪᱮᱫ ᱞᱮᱠᱟᱛᱮᱢ ᱤᱭᱟᱹ ᱫᱟᱲᱮᱭᱟᱜᱼᱟ ᱯᱷᱟᱨᱢᱤᱝ ᱫᱟᱲᱮᱭᱟᱜᱼᱟᱢ ᱥᱮ ᱱᱮᱪᱟᱨᱮᱞ ᱪᱮᱫ ᱞᱮᱠᱟᱛᱮ ᱯᱷᱟᱨᱢᱤᱝ ᱫᱟᱲᱮᱭᱟᱜᱼᱟ ᱚᱱᱟ ᱠᱚ ᱵᱮᱥᱴ ᱠᱚ ᱤᱭᱟᱹᱣ ᱠᱟᱜᱼᱟ ᱱᱚᱣᱟ ᱠᱚᱨᱮ ᱟᱭᱢᱟ ᱠᱚ ᱟᱹᱥᱩᱞ ᱠᱟᱜ ᱠᱚᱣᱟ ᱟᱭᱢᱟ ᱠᱚ ᱪᱮᱫ ᱠᱚ ᱢᱮᱛᱟᱜᱼᱟ ᱱᱟᱨᱥᱟᱨᱤ ᱠᱚ ᱵᱮᱱᱟᱣ ᱠᱟᱫᱟ ᱛᱚ ᱚᱱᱟ ᱠᱚᱨᱮ ᱜᱮ ᱦᱟᱸᱜ ᱱᱤᱛᱚᱜ ᱠᱚ ᱪᱟᱞᱟᱜ ᱟᱞᱮ ᱟᱨ ᱡᱟᱹᱨᱩᱲ ᱜᱮ ᱧᱮᱞ ᱦᱚᱪᱚ ᱵᱚᱱᱟ ᱛᱚ ᱠᱚᱱᱴᱤᱱᱤᱭᱩ ᱜᱮ ᱛᱟᱦᱮᱱ ᱛᱟᱵᱚᱱ ᱯᱮ

ᱚᱨᱜᱟᱱᱤᱠ ᱥᱮ ᱱᱮᱪᱟᱨᱮᱞ ᱪᱟᱥ ᱵᱟᱵᱚᱫ ᱨᱮ ᱠᱚ ᱞᱟᱹᱭ ᱟᱞᱮ ᱠᱟᱱᱟ ᱛᱚ ᱪᱮᱫ ᱞᱮᱠᱟ ᱞᱮᱠᱷᱟᱱ ᱵᱮᱥᱴ ᱦᱩᱭᱩᱜᱼᱟ ᱪᱮᱫ ᱞᱮᱠᱟᱛᱮ ᱟᱵᱚ ᱚᱲᱟᱜ ᱨᱮᱜᱮ ᱵᱚᱱ ᱪᱟᱥ ᱫᱟᱲᱮᱭᱟᱜᱼᱟ ᱚᱱᱠᱟᱛᱮ ᱟᱭᱢᱟ ᱵᱚᱱ ᱤᱱᱠᱟᱢ ᱫᱟᱲᱮᱭᱟᱜᱼᱟ ᱛᱚ ᱚᱱᱟ ᱠᱚ ᱵᱤᱥᱚᱭ ᱛᱮ ᱛᱮᱦᱮᱧ ᱱᱚᱣᱟ ᱠᱚᱨᱮ ᱯᱨᱮᱠᱴᱤᱠᱮᱞ ᱚᱠᱟᱴᱟᱜ ᱫᱚ ᱱᱚᱣᱟ ᱠᱚᱨᱮ ᱠᱚ ᱨᱚᱦᱚᱭ ᱠᱟᱜᱼᱟ ᱪᱤᱠᱟᱹᱣ ᱠᱟᱜᱼᱟ ᱠᱚ ᱚᱱᱟ ᱠᱚ ᱫᱟᱬᱟ ᱫᱟᱬᱟ ᱛᱮᱞᱮ ᱧᱮᱞᱮᱫ ᱠᱟᱱᱟ ᱛᱚ ᱴᱷᱤᱠ ᱜᱮᱭᱟ ᱟᱨ ᱧᱮᱞ ᱤᱫᱤ ᱛᱟᱵᱚᱱ ᱯᱮ ᱛᱚ ᱟᱞᱮ ᱛᱟᱦᱮᱱ ᱠᱟᱱ ᱚᱱᱟᱨᱮ ᱚᱱᱟ ᱫᱚ ᱠᱩᱰᱟᱹᱢ ᱟᱠᱷᱲᱟ ᱠᱟᱱᱟ ᱟᱨ ᱱᱚᱰᱮ ᱫᱚ ᱵᱤᱥᱮᱥ ᱜᱮ ᱦᱳᱥᱴᱮᱞ ᱠᱚ ᱢᱮᱱᱟᱜᱼᱟ ᱥᱠᱩᱞ ᱠᱚ ᱢᱮᱱᱟᱜᱼᱟ ᱚᱱᱟ ᱢᱤᱫᱴᱮᱱ ᱪᱮᱫ ᱠᱚ ᱢᱮᱛᱟᱜᱼᱟ ᱥᱠᱩᱞᱥ ᱤᱭᱟᱹ ᱠᱟᱱᱟ ᱟᱨ ᱱᱚᱣᱟ ᱚᱱᱟ ᱠᱚᱨᱮ ᱵᱚᱱ ᱧᱮᱞ ᱫᱟᱲᱮᱭᱟᱜᱼᱟ ᱱᱚᱰᱮ ᱠᱟᱹᱢᱤᱭᱟᱹ ᱠᱚᱣᱟᱜ ᱜᱟᱹᱰᱤ ᱠᱚ ᱟᱨ ᱟᱞᱮ ᱪᱟᱞᱟᱜ ᱠᱟᱱᱟ ᱦᱟᱱᱮ ᱦᱟᱱᱛᱮ ᱦᱟᱱᱛᱮ ᱵᱚᱱ ᱧᱮᱞ ᱫᱟᱲᱮᱭᱟᱜᱼᱟ ᱵᱩᱨᱩ ᱠᱟᱱᱟ ᱯᱟᱥᱮᱡ ᱤᱭᱟᱹ ᱨᱮᱫᱚ ᱵᱟᱝ ᱧᱮᱞᱚᱜ ᱠᱟᱱᱟ ᱛᱚᱧ ᱧᱮᱞ ᱦᱚᱪᱚ ᱵᱚᱱᱟ ᱦᱟᱸᱜ ᱟᱨ ᱯᱮ ᱧᱮᱞ ᱫᱟᱲᱮᱭᱟᱜᱼᱟ ᱛᱚ ᱱᱚᱜᱼᱚᱭ ᱵᱩᱨᱩ ᱢᱟᱱᱮᱧ ᱞᱟᱹᱭᱟᱫ ᱵᱚᱱᱟ ᱦᱚᱸᱜ ᱚᱱᱠᱟ ᱵᱩᱨᱩ ᱢᱚᱛᱞᱚᱵ ᱦᱟᱱ ᱯᱮᱰᱚᱜ ᱡᱚᱲᱟ ᱦᱟᱱᱮ ᱴᱨᱟᱠᱴᱚᱨ ᱯᱮ ᱧᱮᱞ ᱫᱟᱲᱮᱭᱟᱜ ᱠᱟᱱᱟ ᱢᱚᱴᱟᱢᱩᱴᱤ ᱪᱩᱴᱩ ᱫᱚ ᱟᱹᱭᱠᱟᱹᱣᱟ ᱛᱮᱦᱮᱧ ᱫᱚ

ᱪᱤᱞᱤ ᱠᱚ ᱢᱮᱛᱟ ᱠᱚ ᱰᱟᱝᱨᱟ ᱯᱷᱟᱨᱢ ᱛᱚ ᱯᱟᱥᱮᱡ ᱦᱟᱸᱜ ᱚᱸᱰᱮ ᱠᱚ ᱟᱫᱮᱨ ᱞᱮᱭᱟ ᱦᱟᱸᱰᱮ ᱵᱚᱱ ᱧᱮᱞ ᱫᱟᱲᱮᱭᱟᱜᱼᱟ ᱚᱸᱰᱮ ᱫᱚ ᱵᱤᱥᱮᱥ ᱜᱮ ᱰᱟᱝᱨᱟ ᱠᱚ ᱢᱮᱱᱟᱜ ᱠᱚᱣᱟ ᱢᱚᱡᱽ ᱯᱮ ᱧᱮᱞ ᱫᱟᱲᱮᱭᱟᱜᱼᱟ ᱛᱤᱱᱟᱹᱜ ᱞᱟᱹᱴᱩ ᱡᱟᱭᱦᱳᱠ ᱯᱟᱥᱮᱡ ᱠᱚ ᱟᱫᱮᱨ ᱞᱮᱭᱟ ᱛᱚᱧ ᱧᱮᱞ ᱦᱚᱪᱚ ᱵᱚᱱᱟ ᱦᱟᱸᱜ ᱟᱹᱰᱤ ᱠᱩᱨᱩᱢᱩᱴᱩᱭᱟ ᱱᱚᱸᱰᱮ ᱦᱚᱸ ᱵᱚᱞᱚᱜ ᱨᱮᱭᱟᱜ

ᱛᱚ ᱯᱩᱨᱟᱹ ᱰᱟᱦᱟᱨ ᱫᱚ ᱮᱠᱫᱚᱢ ᱪᱟᱵᱟᱭ ᱜᱮᱭᱟ ᱛᱮ ᱜᱮᱢᱵᱟᱞ ᱦᱚᱸ ᱵᱟᱹᱱᱩᱜᱼᱟ ᱛᱤᱭᱳ ᱞᱮᱫ ᱞᱮᱭᱟ

ᱦᱟᱥᱟ ᱢᱮᱥᱟᱞ ᱠᱮᱫ ᱛᱚ ᱚᱱᱟᱨᱮ ᱵᱚᱞᱮ ᱫᱟᱜ ᱛᱷᱚᱲᱟ ᱜᱟᱱ ᱤᱭᱟᱹ ᱡᱚᱲᱟ ᱛᱚ ᱫᱟᱜ ᱫᱚ ᱚᱱᱛᱮ ᱠᱷᱚᱱ ᱟᱹᱜᱩ ᱡᱚᱲᱟ ᱛᱚ ᱱᱚᱛᱮᱱᱟᱜ ᱠᱩᱧ ᱫᱚ ᱦᱚᱸ ᱚᱱᱠᱟ ᱢᱟᱱᱮ ᱡᱟᱭᱦᱳᱠ ᱟᱵᱚ ᱠᱚ ᱞᱮᱠᱟ ᱠᱟᱱ ᱜᱮᱭᱟ

ᱱᱤᱛᱚᱜ ᱱᱚᱣᱟ ᱫᱟᱜ ᱤᱫᱤ ᱠᱟᱛᱮ ᱚᱸᱰᱮ ᱞᱟᱜᱟᱣ ᱡᱚᱲᱟ ᱛᱚ ᱞᱟᱜᱟᱣ ᱠᱟᱛᱮ ᱚᱸᱰᱮ ᱪᱮᱫ ᱞᱮᱠᱟ ᱠᱚ ᱯᱩᱰᱤᱭᱟ ᱚᱱᱟ ᱞᱟᱹᱭ ᱞᱮ ᱠᱟᱱᱟ ᱚᱠᱟᱴᱟᱜ ᱫᱚ ᱦᱟᱥᱟ ᱨᱮ ᱪᱮᱫ ᱞᱮᱠᱟᱱ ᱛᱤᱱᱟᱹᱜ ᱜᱟᱱ ᱦᱟᱥᱟ ᱨᱮ ᱛᱤᱱᱟᱹᱜ ᱛᱤᱱᱟᱹᱜ ᱜᱟᱱ ᱪᱮᱫ ᱠᱚ ᱞᱟᱜᱟᱣ ᱡᱚᱲᱟ